ᱦᱟᱭ ᱜᱟᱛᱮ ᱠᱚ ᱪᱮᱫ ᱞᱮᱠᱟ ᱢᱮᱱᱟᱜ ᱯᱮᱭᱟ ᱟᱥᱚᱜ ᱟᱹᱧ ᱢᱚᱡᱽ ᱜᱮ ᱢᱮᱱᱟᱜ ᱯᱮᱭᱟ ᱟᱨ ᱤᱧ ᱦᱚᱸᱧ ᱢᱚᱡᱽ ᱜᱮᱭᱟ ᱟᱨ ᱛᱤᱦᱤᱧ ᱫᱚᱞᱮ ᱪᱟᱞᱟᱜ ᱠᱟᱱᱟ ᱱᱚᱜᱼᱚᱭ ᱜᱳᱣᱟ ᱠᱷᱚᱱ ᱱᱟᱦᱟᱜ ᱡᱷᱟᱲᱠᱷᱚᱸᱰ ᱱᱟᱦᱟᱜ ᱟᱨ ᱱᱤᱛᱚᱜ ᱵᱟᱥ ᱨᱮ ᱫᱮᱡᱚᱜ ᱞᱮ ᱩᱰᱩᱠ ᱠᱟᱱᱟ ᱦᱟᱸᱜ ᱟᱨ ᱱᱚᱜᱼᱚᱸᱰᱮ ᱛᱟᱞᱮ ᱥᱟᱢᱟᱱ ᱠᱚ ᱱᱟᱦᱟᱜ ᱱᱚᱸᱰᱮ ᱱᱚᱜᱼᱚ ᱱᱚᱝᱠᱟ ᱟᱨ ᱵᱟᱥ ᱫᱚ ᱱᱟᱦᱟᱜ ᱱᱚᱛᱮ ᱠᱷᱚᱱ ᱦᱤᱡᱩᱜᱼᱟ ᱱᱟᱦᱟᱜ ᱟᱨ ᱱᱚᱛᱮ ᱞᱮ ᱪᱟᱞᱟᱜᱼᱟ ᱱᱟᱦᱟᱜ ᱟᱞᱮ ᱫᱚ ᱮᱭ ᱞᱟᱹᱭ ᱢᱮ ᱞᱟᱹᱭ ᱢᱮ ᱚᱠᱟᱛᱮ ᱧᱩᱨᱟᱜ ᱠᱟᱱᱟ ᱡᱷᱟᱨᱠᱷᱚᱸᱰ ᱚᱠᱟᱛᱮ ᱪᱷᱮᱞᱠᱟᱴ ᱴᱷᱤᱠ ᱜᱮᱭᱟ ᱴᱷᱤᱠ ᱜᱮᱭᱟ ᱟᱨ ᱱᱤᱛᱚᱜ ᱫᱚ ᱱᱟᱜ ᱥᱴᱮᱥᱚᱱ ᱞᱮ ᱪᱟᱞᱟᱜ ᱞᱟᱹᱜᱤᱫ ᱚᱸᱰᱮ ᱵᱟᱥ ᱟᱨ ᱱᱤᱛᱚᱜ ᱫᱚ ᱱᱚᱜᱼᱚᱭ ᱵᱟᱥ ᱞᱮ ᱫᱮᱡ ᱠᱟᱱᱟ ᱧᱮᱞ ᱫᱟᱲᱮᱭᱟᱞᱮ ᱠᱟᱱ ᱜᱮᱭᱟ ᱧᱮᱞᱮᱫ ᱠᱟᱱ ᱜᱮᱭᱟ ᱵᱟᱥ ᱱᱟᱜ

ᱱᱚᱜᱼᱚ ᱱᱚᱝᱠᱟ ᱦᱟᱸᱜ ᱟᱨ ᱜᱟᱛᱮ ᱠᱚ ᱱᱚᱜᱼᱚᱭ ᱱᱟᱦᱟᱜ ᱢᱟᱯᱥᱟ ᱠᱚ ᱱᱤᱛᱚᱜ ᱜᱤᱧ ᱥᱮᱴᱮᱨᱚᱜ ᱠᱟᱱᱟ ᱟᱨ ᱱᱤᱛᱚᱜ ᱫᱟᱜ ᱧᱩᱨᱩᱜ ᱠᱟᱱ ᱛᱟᱦᱮᱸ ᱩᱢᱩᱞ ᱠᱟᱱᱟ ᱦᱟᱸᱜ ᱟᱨ ᱩᱱᱠᱩ ᱯᱮᱲᱟ ᱨᱮᱦᱚᱸ ᱜᱟᱹᱰᱤᱧ ᱫᱮᱡ ᱜᱚᱫ ᱠᱟᱜ ᱠᱚᱣᱟ ᱱᱟᱦᱟᱜ ᱜᱟᱛᱮ ᱠᱚ ᱱᱚᱜᱼᱚᱭ ᱱᱟᱦᱟᱜ ᱨᱩᱢᱤᱧ ᱥᱮᱴᱮᱨ ᱱᱟᱦᱟᱜ ᱱᱚᱜᱼᱚᱭ ᱯᱮ ᱧᱮᱞ ᱫᱟᱲᱮᱧ ᱠᱟᱱ ᱜᱮᱭᱟ ᱱᱟᱦᱟᱜ ᱟᱨ ᱢᱟ ᱛᱮᱦᱮᱧᱟᱜ ᱵᱷᱤᱰᱤᱭᱳ ᱫᱚ ᱱᱚᱰᱮ ᱜᱤᱧ ᱢᱩᱪᱟᱹᱫ ᱠᱟᱜ ᱠᱟᱱᱟ ᱱᱟᱦᱟᱜ ᱟᱨ ᱵᱷᱤᱰᱤᱭᱳ ᱯᱮ ᱠᱩᱥᱤᱭᱟᱜ ᱠᱷᱟᱱ ᱞᱟᱭᱤᱠ ᱦᱚᱸ ᱞᱟᱭᱤᱠ ᱯᱮ ᱱᱟᱦᱟᱜ ᱟᱨ ᱠᱚᱢᱮᱱᱴ ᱯᱮ ᱟᱨ ᱪᱮᱱᱮᱞ ᱥᱟᱵᱥᱠᱨᱟᱭᱤᱵᱽ ᱯᱮ ᱟᱨ ᱵᱚᱱ ᱧᱟᱯᱟᱢᱚᱜ ᱠᱟᱱᱟ ᱦᱤᱡᱩᱜ ᱠᱟᱱ ᱵᱷᱤᱰᱤᱭᱳ ᱨᱮ